ᱟᱞᱮ ᱫᱚ ᱤᱧ ᱟᱨ ᱵᱟᱹᱦᱩ ᱜᱮ ᱦᱟᱸᱜ ᱠᱷᱟᱱ ᱯᱮ ᱧᱮᱧᱟᱢᱮᱫ ᱤᱧᱟ ᱢᱮᱱᱠᱷᱟᱱ ᱯᱮ ᱦᱚᱲ ᱞᱮ ᱦᱮᱡ ᱟᱠᱟᱱᱟ ᱟᱨ ᱢᱤᱫ ᱦᱚᱲ ᱛᱟᱵᱚᱧ ᱫᱮᱠᱷᱟᱣ ᱟᱯᱮ ᱠᱟᱱᱟ ᱧᱮᱞ ᱯᱮ ᱱᱟᱜ ᱴᱩᱯᱤ ᱦᱚᱨᱚᱜ ᱠᱟᱫᱟ ᱟᱹᱱᱤ ᱧᱮᱞ ᱯᱮ ᱟᱹᱱᱤ ᱛᱟᱨᱟ ᱧᱮᱞ ᱧᱟᱢᱮ ᱠᱟᱱᱟ ᱯᱮ ᱟᱹᱱᱤ ᱪᱮᱫ ᱞᱮᱠᱟ ᱴᱩᱯᱤ ᱦᱚᱨᱚᱜ ᱠᱟᱫᱟ ᱧᱮᱞ ᱯᱮ ᱢᱟ ᱟᱹᱱᱤ ᱵᱷᱩᱝᱜᱤ ᱠᱚ ᱪᱮᱫ ᱮ ᱪᱤᱠᱟᱹᱭᱟ ᱧᱮᱞ ᱯᱮ ᱢᱟ ᱦᱮᱸ ᱵᱟᱵᱟ ᱦᱟᱭ ᱢᱮ ᱦᱟᱭ ᱦᱟᱭ ᱦᱮᱸ ᱦᱟᱭ ᱴᱟᱴᱟ ᱠᱚ ᱢᱮ ᱴᱟᱴᱟ ᱠᱚ ᱢᱮ ᱴᱟᱴᱟ ᱩᱫᱩᱜ ᱟᱠᱚ ᱴᱟᱴᱟ ᱦᱮᱸ ᱞᱟᱹᱭ ᱢᱮ ᱦᱩᱲᱩ ᱤᱨᱤᱧ ᱦᱮᱡ ᱟᱠᱟᱱᱟ ᱩᱱᱤ ᱢᱟ ᱯᱷᱟᱥᱴ ᱴᱟᱭᱤᱢ ᱱᱚᱜᱼᱚ ᱱᱚᱝᱠᱟ ᱦᱟᱸᱜ ᱠᱷᱟᱱ ᱢᱟᱴᱷ ᱦᱮᱡ ᱟᱠᱟᱱᱟ ᱥᱮ ᱟᱹᱰᱤ ᱨᱟᱹᱥᱠᱟᱹ ᱜᱮ ᱵᱩᱡᱷᱟᱹᱣᱮᱜᱼᱟ ᱦᱟᱯᱮᱱᱟ ᱟᱨ ᱠᱟᱹᱴᱤᱡ ᱞᱮᱱᱠᱷᱟᱱ ᱦᱟᱸᱜ ᱴᱷᱮᱞᱟᱴᱟᱜ ᱮ ᱵᱩᱡᱷᱟᱹᱣᱟ ᱱᱤᱛᱚᱜ ᱫᱚ ᱨᱟᱹᱥᱠᱟᱹ ᱜᱮ ᱵᱩᱡᱷᱟᱹᱣᱮᱜᱼᱟ ᱛᱚ ᱛᱮᱦᱮᱧᱟᱜ ᱚᱭᱮᱫᱟᱨ ᱫᱚ ᱟᱹᱰᱤ ᱜᱮ ᱱᱟᱯᱟᱭᱟ ᱚᱱᱠᱟ ᱞᱮᱠᱟ ᱦᱚᱸ ᱥᱤᱛᱩᱝ ᱵᱟᱭ ᱵᱩᱡᱷᱟᱹᱜ ᱠᱟᱱᱟ ᱨᱤᱢᱤᱞ ᱨᱤᱢᱤᱞ ᱱᱟᱜ ᱮ ᱫᱚᱦᱚ ᱟᱠᱟᱫ ᱟᱨ ᱥᱮᱛᱟᱜ ᱵᱮᱲᱟ ᱫᱚ ᱦᱟᱸᱜ ᱠᱷᱟᱱ ᱨᱮᱭᱟᱲ ᱠᱟᱱ ᱛᱟᱦᱮᱱᱟ ᱛᱚ ᱤᱱᱟᱹᱛᱮ ᱤᱧ ᱫᱚ ᱛᱟᱵᱚ ᱴᱩᱯᱤᱧ ᱦᱚᱨᱚᱜ ᱟᱹᱜᱩ ᱞᱮᱜᱼᱟ ᱟᱨ ᱚᱱᱟ ᱴᱩᱯᱤ ᱜᱮ ᱦᱟᱸᱜ ᱠᱷᱟᱱ ᱟᱡ ᱫᱚ ᱦᱚᱨᱚᱜᱮᱜᱼᱟᱭ ᱟᱨ ᱱᱚᱜᱼᱚ ᱱᱚᱝᱠᱟ ᱠᱟᱹᱢᱤ ᱠᱚᱭ ᱰᱤᱥᱴᱟᱵᱽ ᱵᱟᱲᱟᱭᱮᱫ ᱞᱤᱧ ᱟᱫᱚ ᱛᱮᱦᱮᱧ ᱫᱚ ᱛᱟᱵᱚ ᱤᱧ ᱦᱚᱸ ᱦᱩᱲᱩ ᱤᱨ ᱠᱷᱟᱹᱛᱤᱨ ᱜᱮ ᱠᱟᱹᱢᱤ ᱦᱚᱸ ᱵᱟᱹᱧ ᱥᱮᱱ ᱞᱮᱱᱟ ᱤᱱᱟᱹᱛᱮ ᱦᱟᱸᱜ ᱠᱷᱟᱱ ᱦᱩᱲᱩ ᱤᱨ ᱜᱮ ᱚᱲᱟᱜ ᱨᱮᱭᱟᱜ ᱦᱮᱡ ᱦᱩᱭᱱᱟ ᱟᱨ ᱟᱭᱢᱟ ᱫᱤᱱ ᱛᱟᱵᱚᱱ ᱱᱚᱣᱟ ᱡᱤᱞᱤᱧ ᱵᱞᱚᱜ ᱤᱧ ᱵᱮᱱᱟᱣ ᱠᱮᱜᱼᱟ ᱛᱚ ᱥᱟᱱᱟᱢ ᱠᱚ ᱠᱚᱢᱮᱱᱴ ᱨᱮ ᱞᱟᱹᱭ ᱛᱟᱵᱚᱱ ᱯᱮ ᱦᱮᱸ ᱥᱮ ᱟᱪᱪᱷᱟ ᱟᱨ ᱱᱩᱭ ᱵᱟᱵᱟ ᱦᱟᱲᱟᱢ ᱛᱟᱵᱚᱱ ᱧᱮᱞ ᱯᱮ ᱪᱮᱫ ᱞᱮᱠᱟ ᱦᱩᱲᱩ ᱤᱨ ᱮᱜᱼᱟᱭ ᱟᱵᱟ ᱦᱩᱲᱩ ᱤᱧ ᱢᱮ ᱵᱟ ᱪᱮᱫ ᱞᱮᱠᱟ ᱦᱟᱹᱱᱤ ᱦᱟᱹᱱᱤ ᱢᱟ ᱢᱟ ᱢᱟ ᱧᱮᱞ ᱯᱮ ᱪᱮᱫ ᱞᱮᱠᱟ ᱦᱩᱲᱩ ᱤᱨ ᱮᱜᱼᱟᱭ ᱥᱚᱡᱷᱮ ᱛᱮ ᱰᱚᱜᱽ ᱨᱮ ᱜᱮᱫᱮᱜ ᱫᱚ ᱩᱱᱤ ᱫᱚ ᱟᱵᱟ ᱪᱮᱫ ᱞᱮᱠᱟ ᱦᱩᱲᱩᱢ ᱤᱨ ᱮᱫᱟ ᱵᱟᱵᱟ ᱢᱟ ᱤᱨ ᱢᱮ ᱢᱟ ᱦᱟᱹᱱᱤ ᱧᱮᱞ ᱯᱮ ᱦᱩᱲᱩ ᱤᱨ ᱮᱜᱼᱟ

ᱟᱨ ᱡᱩᱫᱤ ᱱᱟᱜ ᱥᱤᱛᱩᱝ ᱧᱚᱜᱟ ᱥᱮ ᱦᱟᱸᱜ ᱞᱮ ᱫᱟᱹᱲᱟ ᱵᱮᱥᱤ ᱠᱷᱚᱱ ᱫᱚ ᱵᱟᱞᱮ ᱛᱟᱦᱮᱱᱟ ᱡᱩᱫᱤ ᱱᱟᱜ ᱥᱤᱛᱩᱝ ᱡᱟᱹᱥᱛᱤᱭᱟ ᱛᱟᱦᱚᱞᱮ ᱠᱷᱟᱱ ᱞᱮ ᱫᱟᱹᱲᱟ ᱪᱮᱫᱟᱜ ᱥᱮ ᱵᱟᱝ ᱱᱩᱭ ᱢᱮᱱᱟᱭᱟ ᱥᱮ ᱩᱱᱤ ᱫᱚ ᱦᱟᱸᱜ ᱠᱷᱟᱱ ᱥᱤᱛᱩᱝ ᱠᱚ ᱵᱟᱭ ᱥᱟᱦᱟᱣᱟ ᱱᱤᱭᱟᱹ ᱫᱚ ᱦᱟᱸᱜ ᱠᱷᱟᱱ ᱚᱲᱟᱜ ᱥᱮᱫ ᱞᱮ ᱫᱟᱹᱲᱟ ᱱᱟᱜ ᱟᱠᱚ ᱪᱚ ᱫᱮ ᱫᱮ ᱵᱟᱡᱟ ᱢᱟᱡᱟ ᱟᱢ ᱫᱮ ᱦᱮ ᱛᱮᱸᱜᱮ ᱛᱮᱸᱜᱮ ᱢᱟ ᱥᱮᱨᱮᱧ ᱩᱫᱩᱜ ᱟᱠᱚ ᱢᱮ ᱛᱮᱸᱜᱮ ᱛᱮᱸᱜᱮ ᱦᱮ ᱯᱷᱮᱵᱟᱨᱮᱴ ᱥᱮᱨᱮᱧ ᱠᱟᱱ ᱛᱟᱵᱚᱱᱟ ᱦᱟᱸᱜ ᱠᱷᱟᱱ ᱛᱮᱸᱜᱮ ᱛᱮᱸᱜᱮ ᱦᱮᱸ ᱥᱮ ᱟᱨ ᱛᱮᱸᱜᱮ ᱛᱮᱸᱜᱮ ᱨᱮ ᱦᱟᱸᱜ ᱢᱤᱫᱴᱟᱝ ᱫᱚᱭ ᱰᱟᱱᱥ ᱞᱮᱜᱼᱟ ᱚᱱᱟ ᱨᱮᱱᱟᱜ ᱥᱚᱨᱴ ᱵᱷᱤᱰᱤᱭᱳ ᱠᱚ ᱦᱟᱸᱜ ᱠᱷᱟᱱ ᱤᱭᱩᱴᱩᱵᱽ ᱨᱮ ᱟᱲᱟᱜ ᱢᱮᱱᱟᱜ ᱛᱟᱵᱚᱱᱟ ᱟᱨ ᱧᱮᱞ ᱯᱮ ᱛᱟᱵᱚᱱ ᱦᱟᱸᱜ ᱪᱮᱫ ᱞᱮᱠᱟ ᱰᱮᱱᱥ ᱠᱟᱫᱟᱭ ᱟᱨ ᱟᱵᱟ ᱛᱮᱸᱜᱮ ᱛᱮᱸᱜᱮ ᱢᱟᱥᱮ ᱮᱱᱮᱡ ᱢᱮ ᱛᱮᱸᱜᱮ ᱛᱮᱸᱜᱮ ᱛᱮᱸᱜᱮ ᱛᱮᱸᱜᱮ ᱦᱮᱸ ᱛᱮᱸᱜᱮ ᱢᱟ ᱢᱟ ᱛᱤᱸᱜᱩᱱ ᱢᱮ

ᱡᱤᱨᱟᱹᱣ ᱡᱤᱨᱟᱹᱣ ᱨᱮᱦᱚᱸ ᱵᱟᱹᱧ ᱜᱚᱲᱚᱣᱟᱭ ᱠᱟᱱᱟ ᱟᱨ ᱱᱩᱱᱟᱹᱜ ᱜᱟᱱ ᱦᱟᱸᱜ ᱠᱷᱟᱱ ᱢᱮᱱᱟᱜ ᱟᱠᱟᱫᱼᱟ ᱠᱟᱹᱡ ᱪᱟᱞᱟᱝ ᱜᱮ ᱱᱚᱣᱟ ᱞᱮ ᱤᱭᱟᱹ ᱪᱟᱵᱟᱭᱟ ᱟᱨ ᱚᱲᱟᱜ ᱞᱮ ᱥᱮᱱᱚᱜᱼᱟ ᱱᱟᱜ ᱟᱨ ᱪᱮᱫ ᱮᱢ ᱪᱤᱠᱟᱹᱭᱮᱫᱟ ᱵᱟᱵᱟ ᱦᱮᱸ ᱦᱳᱲᱳ ᱠᱚ ᱟᱞᱚᱢ ᱦᱟᱰᱟᱵᱟ ᱦᱮᱸ ᱥᱮ

ᱱᱟᱥᱮ ᱱᱟᱥᱮ ᱨᱚᱲ ᱦᱟᱸᱜ ᱮ ᱥᱮᱬᱟᱭᱮᱫᱼᱟ ᱦᱮᱸ ᱥᱮ ᱵᱟᱨᱭᱟ ᱠᱟᱛᱮ ᱦᱟᱸᱜ ᱠᱷᱟᱱ ᱟᱲᱟᱝ ᱮ ᱞᱟᱹᱭ ᱫᱟᱲᱮᱭᱟᱜ ᱠᱟᱱᱟ ᱵᱮᱥᱤ ᱦᱚᱸ ᱵᱟᱭ ᱨᱚᱲ ᱫᱟᱲᱮᱭᱟᱜᱼᱟ ᱢᱤᱫᱴᱟᱝ ᱢᱤᱫᱴᱟᱝ ᱠᱟᱛᱮ ᱞᱟᱹᱭᱟ ᱫᱟᱜ ᱡᱚᱜ ᱚᱱᱮ ᱚᱱᱟ ᱢᱤᱫᱴᱟᱝ ᱢᱤᱫᱴᱟᱝ ᱚᱱᱟ ᱨᱚᱲ ᱠᱚᱫᱚᱭ ᱞᱟᱹᱭ ᱫᱟᱲᱮᱭᱟᱜᱼᱟ ᱵᱟᱨᱭᱟ ᱨᱚᱲᱟᱜ ᱫᱚ ᱦᱚᱸᱜᱼᱚᱭ ᱮ ᱥᱮᱬᱟᱭᱮᱫᱼᱟ ᱢᱮᱱᱠᱷᱟᱱ ᱦᱚᱸᱜᱼᱚᱭ ᱦᱳᱲᱳᱧ ᱞᱟᱹᱭᱟᱭᱟ ᱚᱱᱟ ᱫᱚᱭ ᱨᱚᱲᱟ ᱯᱟᱞᱮᱱ ᱮ ᱵᱟᱵᱟ ᱞᱟᱹᱭ ᱢᱮᱥᱮ ᱪᱮᱫ ᱠᱟᱱᱟ ᱦᱳᱲᱳ ᱞᱟᱹᱭ ᱢᱮ ᱦᱳᱲᱳ ᱦᱮᱸ ᱚᱱᱟ ᱛᱚ ᱞᱟᱹᱭᱟᱫ ᱯᱮ ᱛᱟᱵᱚᱱᱟ ᱟᱸᱡᱚᱢ ᱞᱮᱫᱼᱟ ᱯᱮ ᱥᱮ ᱵᱟᱝ ᱦᱩᱲᱟᱹ ᱞᱟᱹᱭ ᱠᱮᱜᱼᱟᱭ ᱟᱫᱚ ᱩᱱᱟᱹᱜ ᱴᱷᱟᱹᱣᱠᱟᱹ ᱥᱟᱺᱦᱤᱡ ᱫᱚ ᱵᱟᱝ ᱟᱸᱡᱚᱢᱚᱜ ᱠᱟᱱᱟ ᱦᱮᱸ ᱥᱮ ᱚᱱᱠᱟ ᱞᱮᱠᱟ ᱦᱚᱸ ᱨᱚᱲ ᱟᱭᱨᱤ ᱥᱮᱬᱟᱭᱟ ᱤᱧ ᱫᱚ ᱛᱟᱵᱚ ᱱᱚᱜᱼᱚ ᱱᱚᱣᱟ ᱥᱚᱡᱤᱧ ᱤᱨ ᱠᱮᱫ ᱛᱮ ᱚᱱᱟ ᱚᱸᱰᱮ ᱟᱲᱮ ᱨᱤᱧ ᱢᱩᱪᱟᱹᱫ ᱠᱮᱜᱼᱟ ᱟᱫᱚ ᱵᱟᱹᱦᱩ ᱥᱮᱫ ᱦᱟᱸᱜ ᱠᱟᱱᱟ ᱚᱱᱟ ᱴᱩᱠᱩ ᱤᱨ ᱠᱟᱛᱮ ᱚᱲᱟᱜ ᱪᱟᱞᱟᱣ ᱦᱩᱭᱩᱜᱼᱟ